ᱡᱟᱦᱟᱸᱭ ᱰᱟᱵᱚᱞ ᱠᱟᱛᱮ ᱢᱤᱫᱴᱮᱡ ᱠᱟᱛᱷᱟᱧ ᱨᱤᱠᱩᱭᱮᱥᱴᱚᱜ ᱠᱟᱱᱟ ᱚᱠᱚᱭ ᱠᱚ ᱱᱤᱛ ᱦᱚᱸ ᱵᱟᱢ ᱵᱩᱡᱷᱟᱹᱣ ᱠᱟᱜ ᱡᱚᱦᱟᱨ ᱜᱮ ᱛᱮᱦᱮᱧᱟᱜ ᱥᱟᱱᱛᱟᱞᱤ ᱥᱮᱸᱜᱮᱞ ᱱᱤᱭᱩᱥ ᱨᱮ ᱥᱟᱱᱟᱢ ᱠᱚ ᱥᱟᱹᱜᱩᱱ ᱫᱟᱨᱟᱢ ᱛᱚ ᱜᱟᱛᱮ ᱟᱨ ᱵᱚᱭᱦᱟ ᱠᱚ ᱛᱮᱦᱮᱧ ᱟᱯᱮ ᱠᱚ ᱛᱟᱞᱟᱨᱮ ᱱᱟᱣᱟ ᱵᱷᱤᱰᱤᱭᱳ ᱟᱹᱜᱩ ᱠᱟᱛᱮ ᱦᱮᱡ ᱦᱩᱭᱱᱟ ᱛᱚ ᱵᱚᱭᱦᱟ ᱟᱨ ᱜᱟᱛᱮ ᱠᱚ ᱡᱟᱦᱟᱸ ᱫᱚ ᱟᱵᱚ ᱵᱚᱱ ᱵᱟᱰᱟᱭᱟ ᱡᱮ ᱱᱚᱣᱟ ᱥᱮᱸᱜᱮᱞ ᱱᱤᱭᱩᱥ ᱟᱯᱮ ᱠᱚ ᱛᱟᱞᱟᱨᱮ ᱡᱟᱣ ᱫᱤᱱ ᱞᱮᱠᱟᱜᱮ ᱱᱟᱣᱟ ᱱᱟᱣᱟ ᱵᱷᱤᱰᱤᱭᱳ ᱠᱟᱛᱮ ᱦᱤᱡᱩᱜ ᱠᱟᱱᱟ ᱛᱚ ᱚᱱᱟ ᱞᱮᱠᱟᱛᱮ ᱛᱮᱦᱮᱧ ᱟᱯᱮ ᱠᱚ ᱛᱟᱞᱟᱨᱮ ᱢᱤᱫ ᱵᱷᱤᱰᱤᱭᱳ ᱟᱹᱜᱩ ᱦᱩᱭ ᱠᱟᱱᱟ ᱡᱟᱦᱟᱸ ᱫᱚ ᱱᱤᱭᱟᱹ ᱳᱭᱮᱥᱴ ᱵᱮᱝᱜᱚᱞ ᱯᱚᱱᱚᱛ ᱨᱮ ᱡᱟᱦᱟᱸ ᱫᱚ ᱢᱤᱫ ᱟᱭᱮᱥᱮᱯ ᱨᱮᱱ ᱮᱢᱮᱞᱮ ᱡᱟᱦᱟᱸᱭ ᱨᱚᱨᱚᱲ ᱠᱟᱱ ᱡᱟᱦᱟᱸ ᱫᱚ ᱱᱚᱥᱟᱫ ᱥᱤᱫᱽᱫᱤᱜᱤ

ᱛᱚᱵᱚᱱ ᱧᱮᱞ ᱠᱮᱫ ᱜᱟᱛᱮ ᱟᱨ ᱵᱚᱭᱦᱟ ᱠᱚ ᱡᱟᱦᱟᱸ ᱫᱚ ᱱᱩᱭ ᱱᱚᱥᱟᱫ ᱥᱤᱫᱫᱤᱜᱤ ᱞᱟᱹᱭᱮᱫ ᱠᱟᱱ ᱨᱚᱲᱮᱫ ᱠᱟᱱ ᱡᱟᱦᱟᱸ ᱫᱚ ᱯᱚᱥᱪᱤᱢ ᱵᱟᱝᱞᱟ ᱨᱮᱱ ᱥᱟᱱᱟᱢ ᱡᱟᱹᱛᱤ ᱜᱳᱥᱴᱤ ᱞᱟᱹᱜᱤᱫ ᱛᱮ ᱛᱚ ᱱᱤᱭᱟᱹ ᱧᱮᱞᱛᱮ ᱡᱟᱦᱟᱸ ᱛᱤᱱᱟᱹᱜ ᱜᱮ ᱟᱵᱚᱣᱟᱜ ᱨᱤᱡᱟᱨᱵᱷ ᱥᱤᱴ ᱠᱷᱚᱱ ᱪᱟᱞᱟᱣ ᱠᱟᱱ ᱥᱟᱱᱛᱟᱲ ᱥᱮ ᱟᱹᱫᱤᱵᱟᱹᱥᱤ ᱠᱚ ᱱᱩᱠᱩ ᱠᱚ ᱞᱟᱡᱟᱵ ᱨᱮᱱᱟᱜ ᱫᱚᱨᱠᱟᱨ ᱦᱮᱱᱟᱜᱼᱟ ᱪᱮᱫᱟᱜ ᱥᱮ ᱱᱩᱠᱩ ᱫᱚ ᱢᱤᱫ ᱫᱤᱱ ᱦᱚᱸ ᱟᱵᱚᱣᱟᱜ ᱥᱟᱶᱛᱟ ᱟᱵᱚᱣᱟᱜ ᱥᱚᱢᱟᱡᱽ ᱟᱵᱚᱣᱟᱜ ᱨᱤᱡᱟᱵᱽ ᱥᱤᱴ ᱨᱮᱱᱟᱜ ᱠᱳᱴᱟ ᱠᱚ ᱟᱵᱚᱣᱟᱜ ᱪᱟᱹᱠᱨᱤ ᱱᱚᱠᱨᱤ ᱨᱮᱱᱟᱜ ᱡᱩᱲᱩ ᱟᱵᱚᱣᱟᱜ ᱦᱟᱥᱟ ᱵᱷᱟᱥᱟ ᱨᱮᱱᱟᱜ ᱡᱩᱲᱩ ᱛᱤᱥ ᱦᱚᱸ ᱱᱩᱠᱩ ᱟᱵᱚ ᱨᱮᱱ ᱨᱤᱡᱟᱵᱽ ᱥᱤᱴ ᱠᱷᱚᱱ ᱡᱤᱛᱟᱹᱣ ᱟᱠᱟᱱ ᱪᱟᱞᱟᱣ ᱟᱠᱟᱱ ᱵᱤᱫᱷᱟᱭᱚᱠ ᱢᱤᱫᱴᱮᱱ ᱦᱚᱸ ᱱᱤᱭᱟᱹ ᱠᱚ ᱠᱟᱛᱷᱟ ᱵᱟᱝ ᱠᱚ ᱨᱚᱲ ᱟᱠᱟᱫᱟ ᱪᱮᱫᱟᱜ ᱥᱮ ᱱᱩᱠᱩ ᱫᱚ ᱟᱠᱚᱣᱟᱜ ᱞᱟᱡ ᱟᱠᱚᱣᱟᱜ ᱜᱩᱵᱽᱞᱤ ᱞᱟᱹᱜᱤᱫ ᱜᱮᱠᱚ ᱨᱟᱡᱽᱱᱤᱛᱤᱭᱮᱫᱟ ᱟᱨ ᱵᱷᱳᱴ ᱦᱤᱡᱩᱜ ᱚᱠᱛᱮ ᱫᱚ ᱱᱟᱱᱟᱱ ᱞᱮᱠᱟᱱ ᱟᱵᱚ ᱠᱚ ᱛᱟᱞᱟᱨᱮ ᱟᱥᱥᱟᱥ ᱠᱚ ᱫᱚᱦᱚ ᱦᱚᱴᱚ ᱟᱵᱚᱱᱟ ᱡᱮ ᱟᱞᱮ ᱞᱮ ᱟᱞᱮ ᱡᱤᱛᱟᱹᱣ ᱞᱮᱯᱮ ᱟᱞᱮ ᱞᱮ ᱡᱤᱛᱟᱹᱣ ᱞᱮᱱᱠᱷᱟᱱ ᱱᱚᱝᱠᱟᱭᱟᱞᱮ ᱦᱟᱱᱠᱟᱭᱟᱞᱮ ᱩᱢᱩᱠ ᱟᱞᱮ ᱛᱩᱢᱩᱠ ᱟᱞᱮ ᱛᱚ ᱜᱟᱛᱮ ᱟᱨ ᱵᱚᱭᱦᱟ ᱠᱚ ᱱᱩᱠᱩ ᱧᱮᱞ ᱛᱮᱯᱮ ᱧᱮᱞ ᱴᱷᱤᱠᱟᱹ ᱠᱚᱛᱟ ᱵᱚᱱᱟ ᱡᱮ ᱱᱩᱠᱩ ᱫᱚ ᱛᱤᱥ ᱦᱚᱸ ᱟᱵᱚᱣᱟᱜ ᱡᱟᱹᱛᱤ ᱫᱷᱚᱨᱚᱢ ᱟᱵᱚᱣᱟᱜ ᱥᱚᱢᱟᱡᱽ ᱥᱟᱶᱛᱟ ᱞᱟᱹᱜᱤᱫ ᱫᱚ ᱵᱟᱝ ᱠᱚ ᱨᱚᱲᱟ ᱪᱮᱫᱟᱜ ᱥᱮ ᱱᱩᱭ ᱵᱚᱱ ᱧᱮᱞ ᱠᱮᱫᱮ ᱡᱟᱦᱟᱸᱭ ᱱᱟᱥᱮᱭᱟᱜ ᱞᱟᱦᱟᱨᱮ ᱱᱩᱭ ᱫᱚ ᱟᱭ ᱮᱥ ᱮᱯᱷ ᱨᱮᱱ ᱢᱤᱫ ᱮᱢ ᱮᱞ ᱮ ᱠᱟᱱᱟᱭ ᱡᱟᱦᱟᱸᱭ ᱫᱚ ᱱᱩᱭ ᱥᱟᱱᱟᱢ ᱡᱟᱹᱛᱤ ᱠᱚ ᱞᱟᱹᱜᱤᱫ ᱛᱮ ᱥᱟᱱᱟᱢ ᱞᱮᱠᱟᱱ ᱠᱟᱛᱷᱟ ᱥᱟᱵ ᱨᱟᱠᱟᱵᱮᱫ ᱠᱟᱱᱟᱭ ᱢᱮᱱᱠᱷᱟᱱ ᱩᱱᱤ ᱫᱚ ᱡᱟᱦᱟᱸᱭ ᱢᱟᱹᱱᱢᱤ ᱱᱟᱯᱟᱭ ᱞᱟᱹᱜᱤᱫ ᱮ ᱠᱟᱹᱢᱤᱭᱟ ᱩᱱᱤ ᱞᱟᱹᱜᱤᱫ ᱛᱮᱫᱚ ᱥᱟᱱᱟᱢ ᱞᱮᱠᱟᱱ ᱦᱚᱲ ᱜᱮ ᱩᱱᱤ ᱫᱚᱠᱚ ᱨᱟᱸᱜᱟᱣ ᱮᱭᱟ ᱪᱮᱫᱟᱜ ᱥᱮ ᱡᱩᱫᱤ ᱩᱱᱤ ᱱᱩᱠᱩ ᱮᱴᱟᱜ ᱠᱚ ᱟᱠᱚ ᱵᱷᱳᱴ ᱨᱮ ᱵᱟᱝᱠᱚ ᱡᱤᱛᱟᱹᱣ ᱫᱟᱲᱮᱭᱟᱜ ᱞᱮᱠᱟ ᱠᱚ ᱟᱹᱭᱠᱟᱹᱣ ᱮᱫᱟ ᱛᱚ ᱴᱷᱤᱠ ᱜᱮᱭᱟ ᱜᱟᱛᱮ ᱟᱨ ᱵᱚᱭᱦᱟ ᱠᱚ ᱱᱚᱣᱟ ᱞᱮᱠᱟᱛᱮ ᱟᱨᱦᱚᱸ ᱢᱤᱫᱴᱮᱡ ᱜᱚᱝᱠᱮ ᱟᱵᱚ ᱛᱟᱞᱟᱨᱮ ᱡᱟᱦᱟᱸᱭ ᱫᱚ ᱵᱟᱯᱤ ᱥᱚᱨᱮᱱ ᱡᱟᱦᱟᱸᱭ ᱫᱚ ᱟᱵᱚ ᱥᱟᱱᱛᱟᱲ ᱨᱮᱱ ᱜᱮ ᱯᱨᱚᱯᱷᱮᱥᱟᱨ ᱠᱟᱱᱟᱭ ᱥᱮ ᱢᱤᱫ ᱥᱚᱝᱜᱚᱴᱷᱚᱱ ᱦᱚᱸ ᱨᱮᱱ ᱠᱟᱹᱢᱤᱭᱟᱹ ᱦᱚᱸ ᱠᱟᱱᱟᱭ ᱛᱚ ᱚᱱᱟ ᱞᱮᱠᱟᱛᱮ ᱩᱱᱤ ᱜᱚᱢᱠᱮᱭᱟᱜ ᱠᱟᱛᱷᱟ ᱦᱚᱸᱵᱚᱱ ᱟᱸᱡᱚᱢᱟ ᱪᱮᱫᱟᱜ ᱥᱮ ᱩᱱᱤ ᱜᱚᱢᱠᱮᱭᱟᱜ ᱠᱟᱛᱷᱟ ᱟᱹᱰᱤ ᱱᱟᱯᱟᱭᱤᱧ ᱟᱸᱡᱚᱢ ᱠᱟᱜ ᱛᱟᱭᱟ ᱚᱱᱟ ᱞᱟᱹᱜᱤᱫ ᱛᱮ ᱡᱟᱦᱟᱸ ᱫᱚ ᱟᱵᱚᱣᱟᱜ ᱫᱤᱥᱚᱢ ᱨᱮᱱ ᱡᱟᱦᱟᱸᱭ ᱠᱚ ᱵᱩᱫᱽᱫᱷᱤ ᱡᱤᱵᱤ ᱡᱟᱦᱟᱸᱭ ᱠᱚ ᱰᱟᱠᱴᱟᱨ ᱢᱟᱥᱴᱟᱨ ᱯᱨᱚᱯᱷᱮᱥᱟᱨ ᱩᱠᱤᱞ ᱤᱧᱡᱤᱱᱤᱭᱟᱨ ᱡᱟᱦᱟᱸ ᱛᱤᱱᱟᱹᱜ ᱥᱟᱱᱛᱟᱲ ᱢᱩᱫᱽᱨᱮ ᱦᱮᱱᱟᱜ ᱠᱚ ᱩᱱᱠᱩ ᱟᱵᱚᱣᱟᱜ ᱡᱟᱹᱛᱤ ᱫᱷᱚᱨᱚᱢ ᱞᱟᱹᱜᱤᱫ ᱟᱵᱚᱣᱟᱜ ᱦᱟᱥᱟ ᱵᱷᱟᱥᱟ ᱞᱟᱹᱜᱤᱫ ᱛᱤᱱᱟᱹᱜ ᱜᱟᱱ ᱠᱚ ᱨᱚᱲ ᱮᱫᱟ ᱛᱤᱱᱟᱹᱜ ᱜᱟᱱ ᱮᱱᱮᱢ ᱢᱮᱱᱟᱜ ᱛᱟᱠᱚᱣᱟ ᱛᱤᱱᱟᱹᱜ ᱜᱟᱱ ᱠᱚ ᱜᱚᱲᱚᱜ ᱠᱟᱱᱟ ᱠᱟᱹᱣᱰᱤ ᱜᱚᱲᱚ ᱛᱤᱱᱟᱹᱜ ᱜᱟᱱ ᱟᱠᱚ ᱥᱟᱶᱛᱮ ᱜᱚᱲᱚ ᱚᱱᱟ ᱠᱚ ᱤᱫᱤ ᱠᱟᱛᱮ ᱮ ᱨᱚᱲ ᱟᱠᱟᱫᱟ ᱛᱚ ᱫᱮᱞᱟ ᱵᱚᱱ ᱟᱸᱡᱚᱢ ᱠᱟᱜ ᱞᱟᱹᱜᱤᱫ ᱤᱱᱟᱹ ᱛᱟᱭᱚᱢ ᱵᱚᱱ ᱟᱨ ᱵᱚᱱ ᱠᱟᱛᱷᱟᱜᱼᱟ ᱪᱟᱹᱠᱨᱤᱭᱮᱫᱟ ᱟᱵᱚ ᱫᱚᱵᱚᱱ ᱯᱨᱚᱛᱤᱱᱤᱫᱷᱤᱛᱛᱚᱭᱮᱫᱟ ᱡᱮ ᱥᱚᱢᱟᱡᱽ ᱨᱮ ᱟᱢᱟᱜ ᱨᱩᱣᱟᱹᱲ ᱨᱮᱭᱟᱜ ᱚᱫᱷᱤᱠᱟᱨ ᱢᱮᱱᱟᱜ ᱛᱟᱢᱟ ᱠᱟᱥᱴ ᱥᱟᱨᱴᱤᱯᱷᱤᱠᱮᱴ ᱛᱮ ᱪᱟᱹᱠᱨᱤᱢ ᱧᱟᱢ ᱟᱠᱟᱫᱟ ᱫᱚᱢ ᱢᱮᱱᱟᱜ ᱛᱟᱢᱟ ᱮᱠᱮᱱ ᱠᱟᱥᱴ ᱥᱟᱨᱴᱤᱯᱷᱤᱠᱮᱴ ᱪᱷᱟᱲᱟ ᱪᱟᱹᱠᱨᱤ ᱧᱟᱢ ᱢᱮ ᱛᱟᱨᱯᱚᱨ ᱦᱮᱨᱮᱞ ᱤᱧ ᱞᱮᱠᱷᱟ ᱢᱮᱭᱟ ᱤᱧᱟᱹᱜ ᱠᱟᱛᱷᱟ ᱜᱤᱧ ᱢᱮᱱᱫᱟᱹᱧ ᱠᱚᱞᱮᱡᱽ ᱨᱮᱱ ᱯᱨᱚᱯᱷᱮᱥᱟᱨ ᱠᱟᱹᱱᱟᱹᱧ ᱡᱩᱫᱤ ᱠᱟᱥᱴ ᱥᱟᱨᱴᱤᱯᱷᱤᱠᱮᱴ ᱵᱟᱝ ᱛᱟᱦᱮᱸ ᱞᱮᱱᱠᱷᱟᱱ ᱦᱚᱭᱛᱳ ᱟᱨᱦᱚᱸ ᱛᱤᱱᱟᱹᱜ ᱜᱟᱱ ᱥᱴᱨᱟᱜᱚᱞ ᱦᱩᱭ ᱠᱚᱜᱼᱟ ᱧᱟᱢ ᱠᱚᱜᱼᱟ ᱥᱮ ᱵᱟᱝ ᱧᱟᱢ ᱠᱚᱜᱼᱟ ᱚᱱᱟ ᱵᱟᱝ ᱞᱟᱹᱭᱚᱜ ᱠᱟᱱᱟ ᱛᱮᱦᱮᱧ ᱠᱟᱥᱴ ᱥᱟᱨᱴᱤᱯᱷᱤᱠᱮᱴ ᱛᱟᱦᱮᱸ ᱠᱟᱱ ᱠᱷᱟᱹᱛᱤᱨ ᱛᱮᱜᱮ ᱛᱮᱦᱮᱧ ᱤᱧ ᱠᱚᱞᱮᱡᱽ ᱨᱮ ᱯᱨᱚᱯᱷᱮᱥᱚᱨ ᱠᱟᱱᱟ ᱞᱟᱠᱷ ᱴᱟᱠᱟ ᱵᱮᱛᱚᱱ ᱤᱧ ᱧᱟᱢ ᱮᱫᱟ ᱛᱚ ᱯᱟᱸᱪ ᱦᱟᱡᱟᱨ ᱫᱚᱥ ᱦᱟᱡᱟᱨ ᱴᱟᱠᱟ ᱥᱚᱢᱟᱡᱽ ᱨᱮ ᱮᱢ ᱞᱟᱹᱜᱤᱫ ᱫᱚ ᱪᱮᱫ ᱪᱮᱠᱟ ᱠᱟᱱ ᱛᱤᱧᱟᱹ ᱚᱠᱚᱭ ᱦᱚᱲ ᱛᱤᱱ ᱥᱚ ᱴᱟᱠᱟ ᱫᱩᱭ ᱥᱚ ᱴᱟᱠᱟ ᱠᱟᱹᱢᱦᱟᱹᱭ ᱨᱮ ᱚᱠᱟᱛ ᱵᱟᱝ ᱛᱟᱦᱮᱸ ᱠᱟᱱᱟ ᱛᱮᱦᱮᱧ ᱯᱚᱧᱪᱟᱥ ᱦᱟᱡᱟᱨ ᱥᱟᱴ ᱦᱟᱡᱟᱨ ᱴᱟᱠᱟ ᱵᱮᱛᱚᱱ ᱮᱢ ᱧᱟᱢ ᱮᱫᱟ ᱛᱮᱦᱮᱧ ᱱᱚᱣᱟ ᱟᱫᱚᱞᱚᱱ ᱨᱮ ᱵᱟᱢ ᱥᱮᱴᱮᱨ ᱫᱟᱲᱮᱭᱟᱜ ᱠᱟᱱᱟ ᱫᱩ ᱦᱟᱡᱟᱨ ᱴᱟᱠᱟ ᱮᱢᱚᱜ ᱫᱟ ᱚᱠᱟᱨᱮ ᱞᱚᱞᱚ ᱜᱮᱢ ᱟᱹᱭᱠᱟᱹᱣ ᱮᱫᱟᱢ ᱟᱢᱟᱜ ᱫᱟᱭᱤᱛᱛᱚ ᱮᱵᱚᱝ ᱠᱚᱨᱛᱚᱵᱽᱵᱚ ᱠᱟᱱᱟ ᱱᱚᱣᱟ ᱫᱚ ᱯᱨᱚᱛᱮᱠᱴᱤ ᱡᱚᱱᱚᱥᱟᱫᱷᱟᱨᱚᱱ ᱠᱩᱞᱤ ᱨᱮᱭᱟᱜ ᱚᱫᱷᱤᱠᱟᱨ ᱢᱮᱱᱟᱜ ᱛᱟᱢᱟ ᱡᱮ ᱟᱢ ᱪᱟᱹᱠᱨᱤᱢ ᱧᱟᱢ ᱠᱟᱫᱟ ᱡᱟᱦᱟᱸ ᱨᱤᱡᱟᱨᱵᱷ ᱥᱤᱴ ᱛᱮ ᱡᱟᱦᱟᱸ ᱥᱳᱞᱳ ᱱᱚᱝ ᱮᱵᱚᱝ ᱛᱤᱱᱥᱚ ᱯᱚᱸᱭᱛᱨᱤᱥ ᱱᱚᱝ ᱫᱷᱟᱨᱟᱛᱮ ᱡᱟᱦᱟᱸ ᱯᱨᱚᱛᱤᱱᱤᱫᱷᱤᱛᱛᱚ ᱮᱫᱟ ᱟᱢ ᱥᱚᱢᱟᱡᱽ ᱞᱟᱹᱜᱤᱫ ᱪᱮᱫ ᱮᱢ ᱮᱢᱫᱟ ᱦᱚᱲᱢᱚ ᱛᱮᱢ ᱥᱮᱴᱮᱨ ᱟᱠᱟᱱᱟ ᱵᱟᱢ ᱥᱮᱴᱮᱨ ᱟᱠᱟᱱᱟ ᱚᱨᱛᱷᱚ ᱛᱮᱢ ᱥᱮᱴᱮᱨ ᱟᱠᱟᱱᱟ ᱵᱟᱢ ᱥᱮᱴᱮᱨ ᱟᱠᱟᱱᱟ ᱟᱢ ᱚᱸᱰᱮᱢ ᱜᱚᱲᱚᱜ ᱠᱟᱱᱟ ᱵᱟᱢ ᱜᱚᱲᱚᱜ ᱠᱟᱱᱟ ᱛᱟᱦᱞᱮ ᱪᱮᱫ ᱮᱢ ᱪᱮᱠᱟᱭᱮᱫᱟ ᱟᱢ ᱦᱚᱸ ᱯᱨᱚᱛᱤᱱᱤᱫᱷᱤᱛᱛᱚ ᱮᱫᱟ ᱤᱧ ᱯᱨᱚᱛᱮᱠᱴᱤ ᱡᱚᱱᱚ ᱥᱟᱫᱷᱟᱨᱚᱱ ᱤᱧ ᱢᱮᱛᱟᱣ ᱯᱮᱭᱟ ᱟᱯᱮ ᱯᱨᱚᱛᱮᱠᱴᱤ ᱡᱮᱢᱚᱱ ᱮᱢᱮᱞᱮ ᱮᱢᱯᱤ ᱯᱮ ᱠᱩᱞᱤᱭᱮᱫ ᱠᱚᱣᱟ ᱪᱮᱫ ᱮ ᱠᱟᱹᱢᱤᱭᱮᱫᱟ ᱵᱟᱭ ᱠᱟᱹᱢᱤᱭᱮᱫᱟ ᱚᱠᱚᱭ ᱪᱟᱹᱠᱨᱤᱭᱮᱫᱟ ᱩᱱᱠᱩ ᱦᱚᱸᱵᱚᱱ ᱠᱩᱞᱤ ᱠᱚᱣᱟ ᱡᱮ ᱪᱟᱹᱠᱨᱤ ᱧᱟᱢ ᱯᱚᱨ ᱟᱢ ᱥᱚᱢᱟᱡᱽ ᱞᱟᱹᱜᱤᱫ ᱪᱮᱫ ᱮᱢ ᱨᱩᱣᱟᱹᱲ ᱟᱠᱟᱫᱟ ᱵᱟᱝᱠᱷᱟᱱ ᱡᱟᱦᱟᱸᱭ ᱠᱚ ᱜᱩᱱᱟᱹᱱᱚᱜ ᱠᱟᱱᱟ ᱪᱟᱹᱠᱨᱤ ᱠᱟᱛᱮ ᱵᱟᱹᱲᱤᱡ ᱵᱮ ᱵᱟᱜᱤᱧ ᱯᱷᱟᱴᱟᱣ ᱠᱟᱫᱟ ᱪᱮᱫ ᱜᱮ ᱵᱟᱢ ᱯᱷᱟᱴᱟᱣ ᱠᱟᱫᱟ ᱤᱧ ᱯᱨᱚᱯᱷᱮᱥᱚᱨ ᱦᱩᱭ ᱠᱟᱛᱮᱧ ᱢᱮᱱᱫᱟ ᱪᱮᱫ ᱜᱮᱢ ᱯᱷᱟᱴᱟᱣ ᱠᱟᱫᱟ ᱡᱟᱦᱟᱸ ᱪᱟᱹᱠᱨᱤ ᱮᱢ ᱨᱮᱭᱟᱜ ᱠᱷᱚᱢᱚᱛᱟ ᱢᱮᱱᱟᱜ ᱛᱟᱢᱟ ᱵᱟᱹᱱᱩᱜ ᱛᱟᱢᱟ ᱟᱭᱤᱱ ᱵᱚᱫᱚᱞ ᱨᱮᱭᱟᱜ ᱠᱷᱚᱢᱚᱛᱟ ᱢᱮᱱᱟᱜ ᱛᱟᱢᱟ ᱵᱟᱹᱱᱩᱜ ᱛᱟᱢᱟ ᱡᱟᱦᱟᱸᱭ ᱱᱚᱣᱟ ᱰᱮᱵᱚᱞ ᱠᱟᱛᱮ ᱢᱤᱫᱴᱮᱡ ᱠᱟᱛᱷᱟᱧ ᱨᱤᱠᱣᱮᱥᱴᱚᱜ ᱠᱟᱱᱟ ᱚᱠᱚᱭ ᱠᱚ ᱱᱤᱛ ᱦᱚᱸ ᱵᱟᱢ ᱵᱩᱡᱷᱟᱹᱣ ᱠᱟᱜ ᱟᱢ ᱫᱚᱢ ᱯᱨᱚᱛᱤᱱᱤᱫᱷᱤᱛᱛᱚᱭᱮᱫᱟ ᱜᱚᱝᱠᱮ ᱯᱨᱚᱛᱮᱠᱴᱤ ᱪᱟᱹᱠᱨᱤᱡᱤᱵᱤ ᱦᱚᱸ ᱵᱟᱵᱚᱱ ᱪᱟᱹᱠᱨᱤᱭᱮᱫᱟ ᱟᱵᱚ ᱫᱚᱵᱚᱱ ᱯᱨᱚᱛᱤᱱᱤᱫᱷᱤᱛᱛᱚᱭᱮᱫᱟ ᱡᱮ ᱥᱚᱢᱟᱡᱽ ᱨᱮ ᱟᱢᱟᱜ ᱨᱩᱣᱟᱹᱲ ᱨᱮᱭᱟᱜ ᱚᱫᱷᱤᱠᱟᱨ ᱢᱮᱱᱟᱜ ᱛᱟᱢᱟ ᱠᱟᱥᱴ ᱥᱟᱨᱴᱤᱯᱷᱤᱠᱮᱴ ᱛᱮ ᱪᱟᱹᱠᱨᱤᱢ ᱧᱟᱢ ᱟᱠᱟᱫᱟ ᱫᱚᱢ ᱢᱮᱱᱟᱜ ᱛᱟᱢᱟ ᱮᱠᱮᱱ ᱚᱠᱟ ᱥᱟᱨᱴᱤᱯᱷᱤᱠᱮᱴ ᱪᱷᱟᱲᱟ ᱪᱟᱹᱠᱨᱤ ᱧᱟᱢ ᱢᱮ ᱛᱟᱨᱯᱚᱨ ᱦᱮᱨᱟᱱᱤᱧ ᱞᱮᱠᱷᱟ ᱢᱮᱭᱟ ᱤᱧᱟᱹᱜ ᱠᱟᱛᱷᱟ ᱜᱤᱧ ᱢᱮᱱ ᱫᱟᱹᱧ ᱠᱚᱞᱮᱡᱽ ᱨᱮᱱ ᱯᱨᱚᱯᱷᱮᱥᱟᱨ ᱠᱟᱹᱱᱟᱹᱧ ᱡᱩᱫᱤ ᱠᱟᱥᱴ ᱥᱟᱨᱴᱤᱯᱷᱤᱠᱮᱴ ᱵᱟᱝ ᱛᱟᱦᱮᱸ ᱞᱮᱱ ᱠᱷᱟᱱ ᱦᱚᱭᱛᱚ ᱟᱨᱦᱚᱸ ᱛᱤᱱᱟᱹᱜ ᱜᱟᱱ ᱥᱴᱨᱟᱜᱚᱞ ᱦᱩᱭ ᱠᱚᱜᱼᱟ ᱧᱟᱢ ᱠᱚᱜᱼᱟ ᱥᱮ ᱵᱟᱝ ᱧᱟᱢ ᱠᱚᱜᱼᱟ ᱚᱱᱟ ᱵᱟᱝ ᱞᱟᱹᱭᱚᱜ ᱠᱟᱱᱟ ᱛᱮᱦᱮᱧ ᱠᱟᱥᱴ ᱥᱟᱨᱴᱤᱯᱷᱤᱠᱮᱴ ᱛᱟᱦᱮᱸ ᱠᱟᱱ ᱠᱷᱟᱹᱛᱤᱨ ᱛᱮᱜᱮ ᱛᱮᱦᱮᱧ ᱤᱧ ᱠᱚᱞᱮᱡᱽ ᱨᱮ ᱯᱨᱚᱯᱷᱮᱥᱟᱨ ᱠᱟᱱᱟ ᱞᱟᱠᱷ ᱴᱟᱠᱟ ᱵᱮᱛᱚᱱᱤᱧ ᱧᱟᱢ ᱮᱫᱟ ᱛᱚ ᱯᱟᱸᱪ ᱦᱟᱡᱟᱨ ᱫᱚᱥ ᱦᱟᱡᱟᱨ ᱴᱟᱠᱟ ᱥᱚᱢᱟᱡᱽ ᱨᱮ ᱮᱢ ᱞᱟᱹᱜᱤᱫ ᱫᱚ ᱪᱮᱫ ᱪᱮᱠᱟ ᱠᱟᱱ ᱛᱤᱧᱟᱹ ᱚᱠᱚᱭ ᱦᱚᱲ ᱛᱤᱱ ᱥᱚ ᱴᱟᱠᱟ ᱫᱩᱭ ᱥᱚ ᱴᱟᱠᱟ ᱠᱟᱹᱢᱦᱟᱹᱭ ᱨᱮ ᱚᱠᱟᱛ ᱵᱟᱝ ᱛᱟᱦᱮᱸ ᱠᱟᱱᱟ ᱛᱮᱦᱮᱧ ᱯᱚᱧᱪᱟᱥ ᱦᱟᱡᱟᱨ ᱥᱟᱴ ᱦᱟᱡᱟᱨ ᱴᱟᱠᱟ ᱵᱮᱛᱚᱱᱮᱢ ᱧᱟᱢ ᱮᱫᱟ ᱛᱮᱦᱮᱧ ᱱᱚᱣᱟ ᱟᱫᱚᱞ ᱨᱮ ᱵᱟᱢ ᱥᱮᱴᱮᱨ ᱫᱟᱲᱮᱭᱟᱜ ᱠᱟᱱᱟ ᱛᱚ ᱧᱮᱞ ᱠᱮᱫᱟ ᱵᱚᱱ ᱜᱟᱛᱮ ᱟᱨ ᱵᱚᱭᱦᱟ ᱠᱚ ᱡᱟᱦᱟᱸ ᱫᱚ ᱱᱩᱭ ᱵᱟᱯᱤ ᱥᱚᱨᱮᱱ ᱜᱚᱢᱠᱮ ᱡᱟᱦᱟᱸ ᱠᱟᱛᱷᱟ ᱠᱚᱭ ᱞᱟᱹᱭ ᱠᱮᱫᱟ ᱛᱚ ᱱᱚᱣᱟ ᱠᱚ ᱫᱚ ᱮᱠᱟᱞ ᱵᱤᱥᱟᱹᱥ ᱜᱮᱭᱟ ᱪᱮᱫᱟᱜ ᱥᱮ ᱟᱵᱚᱣᱟᱜ ᱥᱚᱢᱟᱡᱽ ᱨᱮᱱ ᱦᱚᱲ ᱜᱮ ᱞᱟᱹᱴᱩ ᱞᱟᱹᱴᱩ ᱪᱟᱹᱠᱨᱤ ᱡᱤᱵᱤ ᱵᱩᱫᱽᱫᱷᱤ ᱡᱤᱵᱤ ᱰᱟᱠᱴᱟᱨ ᱤᱧᱡᱤᱱᱤᱭᱟᱨ ᱯᱨᱚᱯᱷᱮᱥᱟᱨ ᱠᱚ ᱦᱮᱱᱟᱜ ᱠᱚᱣᱟ ᱢᱮᱱᱛᱮ ᱦᱚᱸ ᱮᱱᱛᱮ ᱨᱮᱦᱚᱸ ᱱᱩᱠᱩ ᱟᱵᱚᱣᱟᱜ ᱥᱚᱢᱟᱡᱽ ᱥᱟᱢᱟᱡᱤᱠ ᱥᱚᱝᱜᱚᱴᱷᱚᱱ ᱨᱮ ᱜᱚᱲᱚ ᱵᱟᱝ ᱮᱢ ᱠᱟᱛᱮ ᱟᱵᱚ ᱠᱚ ᱛᱟᱞᱟᱨᱮ ᱱᱩᱠᱩ ᱱᱚᱝᱠᱟᱱ ᱦᱚᱲ ᱜᱮ ᱟᱵᱚᱣᱟᱜ ᱥᱚᱢᱟᱡᱽ ᱠᱚ ᱵᱮᱼᱵᱟᱹᱲᱤᱡ ᱥᱮᱡ ᱢᱤᱫᱴᱮᱡ ᱫᱨᱤᱥᱥᱚ ᱧᱮᱞ ᱧᱟᱢᱚᱜ ᱠᱟᱱᱟ ᱡᱮᱢᱚᱱ ᱵᱚᱱ ᱧᱮᱞ ᱞᱮᱠᱷᱟᱡ ᱡᱮ ᱱᱩᱠᱩ ᱫᱚ ᱛᱤᱥ ᱦᱚᱸ ᱵᱟᱠᱚ ᱠᱷᱚᱡᱚᱜ ᱠᱟᱱᱟ ᱟᱵᱚᱣᱟᱜ ᱥᱚᱢᱟᱡᱽ ᱥᱟᱶᱛᱟ ᱠᱮᱴᱮᱡᱚᱜ ᱢᱟ ᱥᱚᱢᱟᱡᱽ ᱥᱟᱶᱛᱟ ᱢᱚᱡᱽᱵᱩᱛᱚᱜ ᱢᱟ ᱪᱮᱫᱟᱜ ᱥᱮ ᱮᱴᱟᱜ ᱠᱚᱫᱚ ᱟᱠᱚᱣᱟᱜ ᱥᱚᱝᱜᱚᱴᱷᱚᱱ ᱞᱟᱹᱜᱤᱫ ᱡᱤ ᱡᱟᱱ ᱥᱮᱠᱚ ᱜᱚᱲᱚᱜᱼᱟ ᱢᱮᱱᱠᱷᱟᱱ ᱟᱵᱚ ᱠᱚᱨᱮᱱ ᱫᱚ ᱧᱮᱞ ᱠᱚᱣᱟᱢ ᱡᱟᱦᱟᱸ ᱛᱤᱱ ᱨᱮᱜᱮ ᱮᱴᱟᱜ ᱠᱚᱣᱟᱜ ᱵᱚᱸᱜᱟᱼᱵᱩᱨᱩᱜ ᱨᱮ ᱟᱹᱰᱤ ᱫᱟᱹᱲ ᱟᱛᱮᱫ ᱠᱚ ᱪᱟᱞᱟᱜᱼᱟ ᱢᱮᱱᱠᱷᱟᱱ ᱟᱵᱚ ᱠᱚᱨᱮᱱ ᱦᱚᱲ ᱫᱚ ᱱᱚᱣᱟ ᱠᱚᱨᱮ ᱜᱚᱲᱚ ᱱᱚᱣᱟ ᱠᱚᱨᱮ ᱥᱟᱶᱛᱮ ᱛᱟᱦᱮᱱ ᱫᱚ ᱟᱹᱲᱤᱥ ᱜᱮᱠᱚ ᱟᱹᱭᱠᱟᱹᱣᱟ ᱟᱨ ᱟᱹᱰᱤ ᱞᱟᱡᱟᱣ ᱜᱮᱠᱚ ᱟᱹᱭᱠᱟᱹᱣᱟ ᱛᱚ ᱛᱤᱦᱤᱧ ᱡᱟᱦᱟᱸ ᱵᱟᱯᱤ ᱥᱚᱨᱮᱱ ᱜᱚᱢᱠᱮ ᱡᱟᱦᱟᱸᱭ ᱞᱟᱹᱭ ᱠᱮᱫ ᱟᱹᱰᱤ ᱱᱟᱯᱟᱭ ᱠᱟᱛᱷᱟᱭ ᱞᱟᱹᱭ ᱠᱟᱫᱟ ᱱᱚᱝᱠᱟ ᱱᱩᱠᱩ ᱟᱵᱚ ᱠᱚᱨᱮᱱ ᱥᱚᱢᱟᱡᱽ ᱥᱚᱝᱜᱚᱴᱷᱚᱱ ᱠᱚᱣᱟᱜ ᱱᱩᱠᱩ ᱜᱚᱲᱚ ᱮᱢᱚᱜ ᱞᱟᱹᱠᱛᱤ ᱦᱮᱱᱟᱜ ᱛᱟᱠᱚᱣᱟ ᱟᱨ ᱮᱠᱟᱞ ᱛᱮᱜᱮ ᱞᱟᱹᱠᱛᱤ ᱦᱮᱱᱟᱜ ᱛᱟᱠᱚᱣᱟ ᱛᱚ ᱴᱷᱤᱠ ᱜᱮᱭᱟ ᱜᱟᱛᱮ ᱟᱨ ᱵᱚᱭᱦᱟ ᱠᱚ ᱱᱤᱭᱟᱹ ᱵᱷᱤᱰᱤᱭᱳ ᱵᱟᱹᱲᱛᱤ ᱵᱟᱹᱧ ᱡᱮᱞᱤᱧᱟ ᱱᱤᱭᱟᱹ ᱵᱷᱤᱰᱤᱭᱳ ᱨᱮ ᱡᱟᱦᱟᱸᱭ ᱯᱮ ᱱᱟᱣᱟ ᱜᱮᱭᱟ ᱥᱟᱵᱥᱠᱨᱟᱭᱤᱵ ᱛᱟᱵᱚᱱ ᱯᱮ ᱥᱟᱶᱛᱮ ᱵᱮᱞ ᱟᱭᱠᱚᱱ ᱫᱟᱵᱟᱣ ᱛᱟᱵᱚᱱ ᱯᱮ ᱚᱱᱟ ᱥᱟᱶᱛᱮ ᱰᱷᱮᱨ ᱥᱮ ᱰᱷᱮᱨ ᱥᱮᱭᱟᱨ ᱞᱟᱭᱤᱠ ᱠᱚᱢᱮᱱᱴ ᱟᱞᱚᱯᱮ ᱦᱤᱲᱤᱧ ᱛᱟᱵᱚᱱᱟ ᱟᱨ ᱥᱟᱱᱟᱢ ᱱᱚᱝᱠᱟᱱ ᱪᱟᱹᱠᱨᱤᱡᱤᱵᱤ ᱵᱩᱫᱽᱫᱷᱤᱡᱤᱵᱤ ᱠᱚᱴᱷᱮᱱ ᱥᱮᱴᱮᱨᱚᱜ ᱢᱟ ᱱᱤᱭᱟᱹ ᱠᱚ ᱵᱷᱤᱰᱤᱭᱳ ᱟᱨ ᱩᱱᱠᱩ ᱦᱚᱸᱠᱚ ᱵᱟᱰᱟᱭ ᱫᱟᱲᱮᱭᱟᱜ ᱢᱟ ᱡᱮ ᱩᱱᱠᱩ ᱪᱮᱫ ᱠᱚ ᱠᱟᱹᱭᱫᱟ ᱟᱨ ᱪᱮᱫ ᱠᱚ ᱵᱟᱹᱲᱤᱡ ᱫᱟ ᱛᱚ ᱴᱷᱤᱠ ᱜᱮᱭᱟ ᱢᱟ ᱟᱨ ᱢᱤᱫ ᱫᱷᱟᱣ ᱡᱚᱦᱟᱨ